ᱡᱚᱦᱟᱨ ᱜᱮ ᱜᱟᱛᱮ ᱠᱚ ᱥᱮᱨᱢᱟ ᱤᱯᱤᱞ ᱥᱟᱱᱛᱟᱲᱤ ᱵᱞᱚᱜᱽ ᱯᱟᱦᱴᱟ ᱠᱷᱚᱱ ᱟᱯᱮ ᱠᱚ ᱥᱟᱹᱜᱩᱱ ᱫᱟᱨᱟᱢ ᱜᱟᱛᱮ ᱠᱚ ᱚᱠᱟ ᱞᱮᱠᱟ ᱢᱮᱱᱟᱜ ᱯᱮᱭᱟ ᱟᱥᱟᱭᱟᱹᱧ ᱟᱯᱮ ᱦᱚᱸ ᱱᱟᱯᱟᱭ ᱢᱮᱱᱟᱜ ᱯᱮᱭᱟ ᱟᱨ ᱤᱧ ᱦᱚᱸ ᱱᱟᱯᱟᱭ ᱜᱮ ᱢᱤᱱᱟᱹᱧᱟ ᱜᱟᱛᱮ ᱠᱚ ᱛᱮᱦᱮᱧ ᱟᱨ ᱢᱤᱫᱴᱟᱹᱝ ᱟᱨᱟᱠᱩ ᱵᱷᱮᱞᱤ ᱨᱮᱱᱟᱜ ᱢᱤᱫᱴᱟᱹᱝ ᱡᱟᱭᱜᱟ ᱞᱮ ᱦᱮᱡ ᱟᱠᱟᱱᱟ ᱛᱚ ᱚᱸᱰᱮᱧ ᱫᱮᱠᱷᱟᱣ ᱟᱯᱮᱭᱟ ᱱᱚᱰᱮ ᱦᱚᱸ ᱢᱤᱫᱴᱟᱹᱝ ᱚᱣᱟᱴᱟᱨ ᱯᱷᱚᱞ ᱠᱟᱱᱟ ᱪᱷᱟᱯᱟᱨᱤ ᱚᱣᱟᱴᱟᱨ ᱚᱣᱟᱴᱟᱨ ᱯᱷᱚᱞᱥ ᱛᱚ ᱱᱚᱣᱟ ᱫᱚ ᱢᱤᱫᱴᱟᱝ ᱜᱟᱰᱟ ᱞᱮᱠᱟ ᱢᱮᱱᱟᱜᱼᱟ ᱫᱮᱠᱷᱟᱣ ᱟᱯᱮᱭᱟᱹᱧ ᱯᱩᱭᱞᱩ ᱠᱷᱚᱱᱟᱜ ᱢᱩᱪᱟᱹᱫ ᱫᱷᱟᱹᱨᱤᱡ ᱵᱷᱤᱰᱤᱭᱳ ᱧᱮᱞ ᱛᱟᱵᱚᱱ ᱯᱮ ᱛᱚᱵᱮ ᱫᱮᱞᱟ ᱵᱚᱱ ᱛᱮᱦᱮᱧᱟᱜ ᱵᱷᱤᱰᱤᱭᱳ ᱵᱚᱱ ᱮᱛᱚᱦᱚᱵ ᱠᱟᱜ ᱞᱮᱜᱮ

ᱱᱚᱜᱼᱚᱭ ᱯᱩᱨᱟᱹ ᱵᱩᱨᱩ ᱟᱨ ᱱᱚᱣᱟ ᱯᱟᱦᱴᱟ ᱫᱚ ᱯᱩᱨᱟᱹ ᱯᱟᱨᱠᱤᱝ ᱮᱨᱤᱭᱟ ᱠᱟᱱᱟ ᱧᱮᱞ ᱠᱚᱯᱮ ᱴᱩᱨᱤᱥᱴ ᱚᱠᱟ ᱞᱮᱠᱟ ᱠᱚ ᱦᱮᱡ ᱠᱟᱱᱟ ᱠᱚ ᱟᱨ ᱱᱚᱜᱼᱚᱭ ᱱᱚᱣᱟ ᱛᱮᱫᱚ ᱜᱟᱰᱟ ᱪᱟᱞᱟᱣ ᱠᱟᱱᱟ ᱢᱤᱫᱴᱟᱝ ᱜᱟᱰᱟ ᱱᱮ ᱦᱟᱸᱰᱮ ᱧᱮᱞ ᱠᱚᱯᱮ ᱠᱨᱟᱣᱩᱰ ᱴᱟᱜ ᱚᱠᱟ ᱞᱮᱠᱟ ᱫᱟᱜ ᱚᱠᱟ ᱞᱮᱠᱟ ᱞᱤᱸᱜᱤ ᱟᱬᱜᱚᱱ ᱠᱟᱱᱟ ᱛᱚ ᱚᱸᱰᱮ ᱫᱷᱟᱨᱮᱧ ᱤᱫᱤ ᱠᱟᱛᱮᱧ ᱫᱮᱠᱷᱟᱣ ᱵᱚᱱᱟ ᱠᱚᱱᱴᱤᱱᱤᱭᱩ ᱵᱷᱤᱰᱤᱭᱳ ᱨᱮ ᱧᱮᱞ ᱛᱟᱵᱚᱱ ᱯᱮ ᱟᱹᱰᱤ ᱤᱱᱴᱟᱨᱮᱥᱴᱤᱝ ᱜᱮ ᱦᱩᱭᱩᱜᱼᱟ ᱟᱨ ᱱᱚᱰᱮ ᱠᱷᱚᱱᱟᱜ ᱜᱮ ᱛᱩᱯᱩ ᱠᱟᱛᱮ ᱥᱮᱱ ᱦᱩᱭᱩᱜᱼᱟ ᱮᱠᱷᱮᱱ ᱜᱟᱹᱲᱤ ᱜᱮ ᱦᱟᱱᱟ ᱢᱩᱪᱟᱹᱫ ᱠᱷᱚᱱᱟᱜ ᱱᱟᱣᱟ ᱢᱩᱪᱟᱹᱫ ᱫᱷᱟᱹᱨᱤᱡ ᱠᱚ ᱮᱠᱷᱮᱱ ᱠᱚ ᱯᱟᱨᱠᱤᱝ ᱠᱟᱫᱟ ᱠᱚ ᱥᱟᱱᱰᱮ ᱠᱟᱱᱟ ᱮᱠᱪᱩᱭᱮᱞᱤ ᱚᱱᱟ ᱠᱷᱟᱹᱛᱤᱨ ᱡᱟᱹᱥᱛᱤ ᱦᱚᱲ ᱠᱚ ᱧᱮᱞᱚᱜ ᱠᱟᱱᱟ

ᱱᱚᱝᱠᱟ ᱛᱮᱵᱚᱱ ᱪᱟᱞᱟᱣ ᱞᱮᱱᱛᱮ ᱦᱟᱱᱮ ᱦᱟᱸᱰᱮ ᱮ ᱦᱮ ᱚᱸᱰᱮ ᱟᱨ ᱚᱱᱮ ᱵᱩᱨᱩ ᱪᱮᱛᱟᱱ ᱫᱟᱨᱮ ᱠᱚ ᱧᱮᱞ ᱯᱮ ᱱᱚᱛᱮᱱᱟᱜ ᱵᱩᱨᱩ ᱫᱤᱥᱚᱢ ᱨᱮᱜᱮ ᱫᱟᱨᱮ ᱠᱚᱫᱚ ᱛᱟᱦᱮᱱᱟ ᱮᱠᱷᱮᱱ ᱨᱟᱱ ᱫᱟᱨᱮ ᱠᱚ ᱟᱨ ᱜᱚᱴᱟ ᱜᱮ ᱪᱟᱞᱟᱜ ᱢᱮ ᱪᱮᱫ ᱦᱤᱡᱩᱜ ᱪᱚᱞᱚ ᱛᱟᱱᱫᱩᱨᱤ ᱪᱤᱠᱮᱱ ᱫᱚ ᱜᱚᱴᱟ ᱜᱮᱢ ᱧᱮᱞ ᱧᱟᱢᱟ ᱧᱮᱞ ᱯᱮ ᱚᱠᱟ ᱞᱮᱠᱟ ᱠᱚ ᱠᱩᱲᱤ ᱦᱚᱯᱚᱱ ᱜᱮᱠᱚ ᱵᱟᱡᱟᱨ ᱟᱠᱟᱫᱟ ᱛᱚ ᱫᱩᱲᱩᱵ ᱟᱠᱟᱱᱟ ᱠᱚ ᱛᱟᱱᱫᱩᱨᱤ ᱪᱤᱠᱮᱱ ᱵᱟᱢᱵᱩ ᱪᱤᱠᱮᱱ ᱟᱫᱟ ᱠᱚ ᱵᱮᱨᱮᱞ ᱥᱟᱥᱟᱝ ᱠᱚ ᱵᱟᱯᱨᱮ ᱵᱟᱯ ᱟᱨ ᱦᱚᱲ ᱱᱚᱣᱟ ᱠᱚ ᱡᱚᱢ ᱫᱟᱲᱮᱭᱟᱜ ᱠᱟᱱᱟ ᱠᱚ ᱠᱤᱪᱷᱩ ᱱᱚᱜᱼᱚᱭ ᱧᱮᱞ ᱯᱮ ᱱᱚᱰᱮ ᱚᱞ ᱢᱮᱱᱟᱜᱼᱟ ᱪᱷᱟᱯᱟᱹᱨᱤ ᱦᱟᱱᱮ ᱦᱟᱱᱟ ᱯᱟᱦᱴᱟ ᱫᱚ ᱵᱟᱢᱵᱩ ᱪᱤᱠᱮᱱ ᱱᱚᱜᱼᱚᱭ ᱧᱮᱞ ᱯᱮ ᱱᱚᱜᱼᱚᱭ ᱱᱚᱰᱮ ᱴᱤᱠᱤᱴ ᱠᱟᱣᱩᱱᱴᱟᱨ ᱱᱚᱰᱮ ᱴᱤᱠᱤᱴ ᱜᱮᱫ ᱦᱩᱭᱩᱜᱼᱟ ᱮᱰᱟᱞᱴᱥ ᱯᱚᱧᱪᱟᱥ ᱴᱟᱠᱟ ᱪᱟᱭᱤᱞᱰ ᱛᱷᱟᱨᱴᱤ ᱨᱩᱯᱤᱥ ᱚᱸᱰᱮ ᱴᱤᱠᱤᱴ ᱯᱩᱭᱞᱩ ᱜᱮᱫ ᱦᱩᱭ ᱞᱮᱱᱜᱮ ᱛᱟᱨᱯᱚᱨᱮ ᱪᱟᱞᱟᱜ ᱦᱩᱭᱩᱜᱼᱟ ᱱᱚᱜᱼᱚᱭ ᱧᱮᱞ ᱯᱮ ᱜᱮᱴ ᱠᱷᱚᱱᱟᱜ ᱵᱷᱤᱛᱨᱤ ᱞᱮ ᱮᱱᱴᱨᱤᱭᱮᱱᱟ ᱦᱚᱲ ᱚᱠᱟ ᱞᱮᱠᱟ ᱧᱮᱞ ᱠᱚᱯᱮ ᱜᱟᱨᱰᱮᱱ ᱠᱚ ᱠᱷᱩᱵ ᱵᱷᱟᱜᱤ ᱠᱚ ᱵᱮᱱᱟᱣ ᱠᱟᱫᱟ ᱟᱨ ᱚᱱᱟ ᱫᱚ ᱫᱟᱨᱮ ᱨᱮᱱᱟᱜ ᱜᱮ ᱰᱤᱡᱟᱭᱤᱱ ᱛᱤᱱᱟᱹᱜ ᱪᱚᱨᱚᱠ ᱰᱤᱡᱟᱭᱤᱱ ᱱᱚᱰᱮ ᱢᱤᱫᱴᱟᱝ ᱵᱚᱸᱜᱟ ᱢᱚᱱᱫᱤᱨ ᱢᱮᱱᱟᱜᱼᱟ ᱱᱚᱜᱼᱚᱭ ᱜᱚᱝᱜᱟ ᱢᱟᱛᱟ ᱢᱚᱱᱫᱤᱨ ᱠᱨᱟᱣᱰ ᱧᱮᱞ ᱯᱮ ᱚᱱᱛᱮ ᱫᱚ ᱞᱮᱰᱤᱥ ᱴᱚᱭᱞᱮᱴᱥ ᱵᱟᱯᱨᱮ ᱵᱟᱯ ᱱᱚᱣᱟ ᱜᱟᱰᱟ ᱫᱟᱜ ᱞᱤᱸᱜᱤ ᱦᱤᱡᱩᱜ ᱠᱟᱱᱟ ᱱᱚᱣᱟ ᱧᱮᱞ ᱞᱟᱹᱜᱤᱫ ᱦᱚᱲ ᱧᱮᱞ ᱠᱚᱯᱮ ᱢᱮᱞᱟ ᱞᱮᱠᱟ ᱜᱚᱝᱜᱟ ᱥᱟᱜᱚᱨ ᱢᱮᱞᱟ ᱠᱚᱠᱚ ᱠᱷᱮᱞ ᱟᱠᱚ ᱜᱟᱛᱮ ᱠᱚ ᱦᱚᱲ ᱠᱟᱹᱴᱤᱡ ᱧᱮᱞ ᱠᱚᱯᱮ ᱚᱠᱟ ᱞᱮᱠᱟ ᱠᱚ ᱯᱮᱨᱮᱡ ᱟᱠᱟᱫᱟ ᱠᱚ ᱱᱚᱣᱟ ᱨᱮᱜᱮ ᱠᱟᱹᱴᱤᱡ ᱛᱩᱯᱩ ᱦᱩᱭᱩᱜᱼᱟ ᱱᱚᱜᱼᱚᱭ ᱱᱤᱛᱚᱜ ᱫᱚ ᱫᱟᱜ ᱠᱚᱢ ᱜᱮ ᱠᱷᱟᱹᱛᱤᱨ ᱩᱱᱟᱹᱜ ᱴᱟᱜ ᱫᱟᱜ ᱵᱟᱝ ᱧᱮᱞᱚᱜ ᱠᱟᱱᱟ ᱵᱟᱝᱠᱷᱟᱱ ᱱᱚᱜᱼᱚᱭ ᱫᱷᱤᱨᱤ ᱯᱮ ᱧᱮᱞᱮᱫ ᱫᱚ ᱱᱚᱣᱟ ᱫᱷᱤᱨᱤ ᱪᱮᱛᱟᱱ ᱛᱮ ᱫᱟᱜ ᱦᱮᱡ ᱞᱮᱱᱠᱷᱟᱱ ᱠᱷᱩᱵ ᱵᱷᱟᱜᱮ ᱧᱮᱞᱚᱜᱼᱟ ᱱᱚᱜᱼᱚᱭ ᱱᱚᱝᱠᱟᱛᱮ ᱧᱮᱞ ᱯᱮ ᱫᱟᱜ ᱞᱤᱸᱜᱤ ᱦᱤᱡᱩᱜ ᱠᱟᱱᱟ ᱱᱚᱜᱼᱚᱭ ᱧᱮᱞ ᱯᱮ ᱫᱟᱜ ᱞᱤᱸᱜᱤ ᱪᱟᱞᱟᱜ ᱠᱟᱱᱟ ᱦᱟᱱᱟ ᱯᱟᱦᱴᱟ ᱦᱚᱸ ᱱᱚᱣᱟ ᱫᱟᱜ ᱧᱮᱞ ᱞᱟᱹᱜᱤᱫ ᱦᱚᱲ ᱵᱟᱯ ᱨᱮ ᱵᱟᱯ ᱱᱚᱰᱮ ᱵᱨᱤᱡᱽ ᱠᱚ ᱵᱮᱱᱟᱣ ᱟᱠᱟᱫᱟ ᱞᱟᱛᱟᱨ ᱛᱮ ᱫᱟᱜ ᱪᱟᱞᱟᱜ ᱠᱟᱱᱟ ᱪᱮᱛᱟᱱ ᱛᱮᱫᱚ ᱦᱚᱲ ᱠᱚ ᱯᱟᱨᱚᱢᱚᱜ ᱠᱟᱱᱟ ᱢᱚᱴᱟᱢᱩᱴᱤ ᱴᱟᱭᱤᱢ ᱯᱟᱥ ᱠᱷᱩᱵ ᱵᱷᱟᱜᱮ ᱡᱟᱭᱜᱟ ᱟᱨ ᱵᱮᱥᱤ ᱦᱚᱸ ᱴᱤᱠᱤᱴ ᱵᱟᱹᱪᱩᱜ ᱠᱟᱜᱼᱟ ᱢᱟᱛᱨᱚ ᱯᱚᱧᱪᱟᱥ ᱴᱟᱠᱟ ᱠᱟᱛᱮ ᱵᱟᱯᱨᱮ ᱵᱟᱯ ᱵᱩᱨᱩ ᱥᱩᱨ ᱨᱮ ᱵᱷᱟᱜᱤ ᱜᱮ ᱥᱤᱱᱟᱨᱤ ᱢᱮᱱᱟᱜᱼᱟ ᱮᱭ ᱮᱭ ᱮᱭ ᱢᱟᱥᱮ ᱧᱮᱞ ᱢᱮ ᱢᱟ ᱚᱠᱟ ᱞᱮᱠᱟ ᱤᱭᱟᱹ ᱛᱩᱯᱩᱱ ᱢᱮ ᱛᱩᱯᱩᱱ ᱢᱮ ᱛᱩᱯᱩᱱ ᱢᱮ ᱱᱮ ᱦᱟᱱᱛᱮ ᱠᱷᱚᱱᱟᱜ ᱚᱱᱟ ᱜᱟᱰᱟᱴᱟᱜ ᱞᱤᱸᱜᱤ ᱟᱬᱜᱚ ᱟᱠᱟᱱᱟ ᱟᱨ ᱱᱚᱰᱮᱱᱟᱜ ᱥᱤᱱᱟᱨᱤ ᱦᱚᱸ ᱛᱤᱱᱟᱹᱜ ᱪᱚᱨᱚᱠ ᱧᱮᱞᱚᱜ ᱠᱟᱱᱟ ᱧᱮᱞ ᱯᱮ ᱪᱟᱞᱟᱣ ᱡᱚᱠᱷᱚᱡ ᱦᱟᱱᱮ ᱦᱟᱸᱰᱮ ᱠᱷᱚᱱᱟᱜ ᱯᱷᱳᱴᱳ ᱠᱟᱹᱡ ᱛᱩᱞᱟᱹᱣ ᱛᱟᱨᱟ ᱦᱩᱭᱩᱜᱼᱟ ᱢᱟᱢᱤ ᱦᱟᱭ ᱞᱟᱹᱭ ᱢᱮ ᱦᱟᱭ ᱦᱟᱱᱮ ᱦᱟᱱᱟ ᱞᱟᱛᱟᱨ ᱠᱷᱚᱱᱟᱜ ᱠᱟᱹᱴᱤᱡ ᱤᱧ ᱟᱹᱪᱩᱨ ᱦᱮᱡ ᱞᱮᱱᱜᱮ ᱦᱮᱸ ᱦᱟᱱᱮ ᱦᱟᱱᱠᱟᱛᱮ ᱪᱟᱞᱟᱣ ᱠᱟᱛᱮ ᱫᱟᱜ ᱠᱟᱹᱴᱤᱡ ᱠᱚᱢ ᱜᱮ ᱠᱷᱟᱹᱛᱤᱨ ᱵᱟᱯᱨᱮ ᱵᱟᱯ ᱱᱚᱣᱟ ᱯᱟᱦᱴᱟ ᱱᱚᱣᱟ ᱠᱚᱨᱮ ᱫᱚ ᱫᱚᱢᱮ ᱥᱞᱤᱯ ᱜᱮᱭᱟ ᱢᱤᱫ ᱫᱟᱢ ᱦᱚᱲᱠᱟᱣ ᱞᱮᱱᱠᱷᱟᱱ ᱛᱟᱨᱮᱢ ᱦᱟᱱᱮ ᱞᱟᱛᱟᱨᱮᱢ ᱰᱟᱢᱯᱟ ᱫᱩᱲᱟᱹᱝ ᱠᱟᱛᱮᱢ ᱩᱞᱴᱟᱹᱜᱼᱟ ᱧᱮᱞ ᱯᱮ ᱱᱚᱣᱟ ᱯᱟᱦᱴᱟ ᱟᱨ ᱦᱟᱱᱛᱮ ᱨᱮ ᱦᱚᱲ ᱫᱚᱢᱮ ᱠᱚ ᱛᱩᱯᱩᱱ ᱠᱟᱱᱟ ᱚᱱᱟ ᱥᱩᱨ ᱥᱮᱫ ᱠᱟᱹᱴᱤᱡ ᱤᱧ ᱤᱫᱤ ᱵᱚᱱᱟ ᱚᱸᱰᱮᱱᱟᱜ ᱥᱤᱱᱟᱨᱤ ᱴᱟᱜ ᱠᱷᱩᱵ ᱵᱷᱟᱜᱮ ᱢᱮᱱᱟᱜᱼᱟ ᱚᱠᱟ ᱞᱮᱠᱟ ᱠᱚ ᱡᱤᱞᱯᱤ ᱟᱬᱜᱚᱱ ᱠᱟᱱᱟ ᱧᱮᱞ ᱠᱚᱯᱮ ᱩᱱᱠᱩ ᱩᱱᱠᱩ ᱚᱠᱟ ᱞᱮᱠᱟ ᱫᱟᱜ ᱨᱮᱠᱚ ᱡᱤᱠᱤ ᱟᱬᱜᱚᱱ ᱠᱟᱱᱟ ᱧᱮᱞ ᱠᱚᱯᱮ

ᱩᱱᱠᱩ ᱧᱮᱞ ᱠᱚᱯᱮ ᱥᱮ ᱚᱠᱟ ᱞᱮᱠᱟ ᱡᱤ ᱱᱮᱦᱱᱟ ᱪᱮᱛᱟᱱ ᱠᱷᱚᱱᱟᱜ ᱠᱚ ᱡᱤᱯᱤ ᱟᱬᱜᱚᱱ ᱠᱟᱱᱟ ᱠᱚ ᱧᱮᱞ ᱠᱚᱯᱮ ᱟᱨ ᱢᱤᱫ ᱫᱷᱟᱣ ᱡᱩᱫᱤᱢ ᱵᱟᱡᱟᱣᱟ ᱫᱤᱭᱮ ᱦᱟᱨᱛᱟ ᱠᱚ ᱠᱷᱟᱞ ᱩᱛᱟᱹᱨᱚᱜᱼᱟ ᱱᱤᱛᱚᱜ ᱧᱮᱞ ᱠᱚᱯᱮ ᱚᱠᱟ ᱞᱮᱠᱟ ᱠᱚ ᱡᱤᱠᱤ ᱟᱬᱜᱚᱱ ᱠᱟᱱᱟ ᱡᱤᱠᱤ ᱟᱬᱜᱚᱴᱟᱜ ᱧᱮᱞ ᱯᱮ ᱱᱩᱠᱩ ᱩᱱᱠᱩ ᱚᱠᱟ ᱞᱮᱠᱟ ᱠᱚ ᱡᱤᱠᱤ ᱟᱬᱜᱚᱱ ᱠᱟᱱᱟ ᱡᱚᱢ ᱵᱟᱵᱟ

ᱱᱤᱛᱚᱜ ᱫᱚ ᱦᱚᱸᱜᱼᱚ ᱱᱚᱛᱮ ᱨᱮ ᱵᱟᱨᱭᱟ ᱜᱟᱱ ᱠᱩᱲᱤ ᱦᱚᱯᱚᱱ ᱠᱚ ᱮᱱᱮᱡ ᱠᱟᱱᱟ ᱠᱚ ᱴᱨᱟᱭᱵᱮᱞ ᱰᱮᱱᱥ ᱫᱮᱠᱷᱟᱣ ᱵᱚᱱᱟᱹᱧ ᱠᱟᱹᱡ ᱚᱠᱟ ᱞᱮᱠᱟ ᱴᱨᱟᱭᱵᱮᱞ ᱰᱮᱱᱥ ᱦᱩᱭᱩᱜᱼᱟ ᱱᱚᱜᱼᱚᱭ ᱧᱮᱞ ᱯᱮ ᱱᱚᱛᱮ ᱨᱮᱠᱚ ᱮᱱᱮᱡ ᱠᱟᱱᱟ ᱠᱚ

ᱚᱠᱟ ᱞᱮᱠᱟ ᱠᱚ ᱮᱱᱮᱡ ᱠᱟᱱᱟ ᱧᱮᱞ ᱯᱮ ᱢᱟ ᱮᱱᱠᱷᱟᱱ ᱜᱟᱛᱮ ᱠᱚ ᱛᱮᱦᱮᱧᱟᱜ ᱱᱚᱣᱟ ᱪᱟᱯᱟᱹᱨᱤ ᱣᱟᱴᱟᱨ ᱯᱷᱚᱞᱥ ᱤᱧ ᱧᱮᱞ ᱦᱚᱪᱚ ᱠᱮᱫ ᱵᱚᱱᱟ ᱛᱮᱦᱮᱧᱟᱜ ᱵᱷᱤᱰᱤᱭᱳ ᱯᱮ ᱠᱩᱥᱤᱭᱟᱜ ᱠᱷᱟᱱ ᱵᱮᱥᱤ ᱵᱮᱥᱤ ᱞᱟᱭᱤᱠ ᱛᱟᱵᱚᱱ ᱯᱮ ᱠᱚᱢᱮᱱᱴ ᱛᱟᱵᱚᱱ ᱯᱮ ᱟᱨ ᱥᱮᱭᱟᱨ ᱛᱟᱵᱚᱱ ᱯᱮ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱥᱮᱨᱢᱟ ᱯᱩᱨ ᱥᱟᱱᱛᱟᱲᱤ ᱵᱞᱚᱜᱽ ᱥᱟᱵᱥᱠᱨᱟᱭᱤᱵ ᱠᱟᱛᱮ ᱫᱚᱦᱚ ᱠᱟᱜ ᱛᱟᱵᱚᱱ ᱯᱮ ᱛᱮᱦᱮᱧᱠᱟᱨ ᱢᱚᱛᱚᱱ ᱵᱤᱫᱟᱹᱭ ᱦᱟᱛᱟᱣᱮᱫᱟ ᱟᱭᱢᱟ ᱥᱟᱨᱦᱟᱣ ᱡᱚᱦᱟᱨ ᱵᱟᱭ ᱵᱟᱭ